ᱚᱞᱪᱤᱠᱤ ᱡᱟᱦᱟᱸᱭ ᱠᱤᱱ ᱩᱛᱱᱟᱹᱣ ᱞᱮᱫᱼᱟ ᱟᱵᱚ ᱥᱟᱢᱟᱝ ᱨᱮᱠᱤᱱ ᱥᱟᱢᱟᱝ ᱞᱮᱫᱼᱟ ᱡᱚᱦᱟᱨ ᱜᱮ ᱛᱮᱦᱮᱧ ᱱᱚᱣᱟ ᱥᱟᱹᱜᱩᱱ ᱢᱟᱲᱟᱝ ᱢᱟᱦᱟ ᱨᱮ ᱥᱟᱱᱛᱟᱲ ᱯᱟᱹᱨᱥᱤ ᱛᱮ ᱥᱟᱯᱲᱟᱣ ᱟᱠᱟᱱ ᱵᱷᱟᱨᱚᱛ ᱫᱤᱥᱚᱢ ᱨᱮᱱᱟᱜ ᱥᱚᱝᱵᱤᱫᱷᱟᱱ ᱩᱪᱷᱟᱹᱱ ᱟᱠᱟᱱᱟ ᱚᱱᱟ ᱢᱮᱱᱛᱮ ᱛᱮᱦᱮᱧᱟᱜ ᱫᱤᱱ ᱨᱮ ᱚᱞᱪᱤᱠᱤ ᱡᱟᱦᱟᱸᱭ ᱠᱤᱱ ᱩᱛᱱᱟᱹᱣ ᱞᱮᱫᱼᱟ ᱟᱵᱚ ᱥᱟᱢᱟᱝ ᱨᱮᱠᱤᱱ ᱥᱟᱢᱟᱝ ᱞᱮᱜᱼᱟ ᱯᱚᱱᱰᱤᱛ ᱨᱚᱜᱷᱩᱱᱟᱛᱷ ᱢᱩᱨᱢᱩ ᱟᱨ ᱚᱞᱪᱤᱠᱤ ᱡᱟᱦᱟᱸᱭ ᱥᱚᱝᱵᱤᱫᱷᱟᱱ ᱨᱮᱠᱤᱱ ᱥᱮᱞᱮᱫ ᱞᱮᱜᱼᱟ ᱢᱟᱱᱚᱱᱤᱭᱚ ᱚᱴᱚᱞ ᱵᱤᱦᱟᱨᱤ ᱵᱟᱡᱽᱯᱮᱭᱤ ᱩᱱᱠᱤᱱᱟᱜ ᱯᱟᱸᱡᱟ ᱯᱚᱨᱟᱭᱱᱤ ᱨᱮ ᱜᱚᱰ ᱡᱚᱦᱟᱨᱤᱧ ᱮᱢ ᱠᱮᱜᱼᱟ ᱚᱞᱪᱤᱠᱤ ᱥᱟᱭ ᱥᱮᱨᱢᱟ ᱢᱟᱱᱟᱣ ᱥᱮᱨᱢᱟ ᱨᱮ ᱵᱷᱟᱨᱚᱛ ᱫᱤᱥᱚᱢ ᱨᱮᱱᱟᱜ ᱥᱚᱢᱵᱤᱫᱷᱟᱱ ᱥᱟᱱᱛᱟᱲᱤ ᱯᱟᱹᱨᱥᱤ ᱚᱞᱪᱤᱠᱤ ᱛᱮ ᱩᱪᱷᱟᱹᱱ ᱫᱚ ᱟᱹᱰᱤ ᱜᱚᱨᱚᱵᱽ ᱟᱨ ᱨᱟᱹᱥᱠᱟᱹ ᱨᱮᱱᱟᱜ ᱠᱟᱛᱷᱟ ᱟᱵᱚ ᱡᱚᱛᱚ ᱜᱮᱵᱚᱱ ᱵᱟᱲᱟᱭᱟ ᱟᱵᱚᱨᱮᱱ ᱥᱟᱱᱛᱟᱲ ᱦᱚᱲ ᱡᱚ ᱯᱩᱨᱟᱹ ᱵᱷᱟᱨᱚᱛ ᱨᱮᱠᱚ ᱪᱷᱟᱨᱟᱣ ᱟᱠᱟᱱᱟ ᱡᱮᱛᱮ ᱦᱚᱲ ᱫᱚ ᱦᱤᱱᱫᱤ ᱤᱝᱞᱤᱥ ᱫᱚ ᱵᱟᱵᱚ ᱵᱟᱲᱟᱭᱟ ᱩᱰᱤᱭᱟ ᱦᱚᱸ ᱵᱟᱵᱚ ᱵᱟᱲᱟᱭᱟ ᱥᱟᱱᱛᱟᱲ ᱛᱮᱜᱮ ᱵᱚ ᱨᱚᱲ ᱠᱟᱱᱟ ᱤᱧᱟᱹᱜ ᱪᱷᱩᱴᱟᱹᱣ ᱛᱟᱦᱮᱸ ᱞᱮᱱᱟ ᱡᱮ ᱟᱹᱰᱤ ᱟᱹᱰᱤ ᱥᱠᱨᱤᱯᱴ ᱛᱮ ᱥᱚᱝᱵᱤᱫᱷᱟᱱ ᱵᱮᱱᱟᱜ ᱠᱟᱱᱟ ᱥᱟᱱᱛᱟᱲᱤ ᱫᱚ ᱪᱮᱫᱟᱜ ᱵᱟᱝ ᱥᱟᱱᱛᱟᱲ ᱦᱚᱲ ᱟᱵᱚ ᱯᱩᱨᱟᱹ ᱫᱤᱥᱚᱢ ᱨᱮᱵᱚ ᱪᱷᱟᱨᱟᱣ ᱟᱠᱟᱱᱟ ᱥᱯᱮᱥᱤᱯᱷᱤᱠ ᱡᱟᱦᱟᱸ ᱟᱵᱚ ᱢᱮᱱᱟᱜ ᱵᱚᱱᱟ ᱳᱰᱤᱥᱟ ᱵᱮᱝᱜᱚᱞ ᱡᱷᱟᱲᱠᱷᱚᱸᱰ ᱵᱤᱦᱟᱨ ᱟᱥᱟᱢ ᱟᱨ ᱵᱟᱝ ᱱᱚᱨᱛᱷ ᱤᱥᱴ ᱨᱮᱦᱚᱸ ᱤᱧ ᱜᱚᱴᱟ ᱫᱤᱥᱚᱢᱤᱧ ᱫᱟᱬᱟᱱ ᱠᱟᱱᱟ ᱜᱚᱴᱟ ᱫᱤᱥᱚᱢ ᱨᱮ ᱦᱮᱡ ᱠᱟᱛᱮ ᱠᱚ ᱤᱧ ᱥᱟᱞᱟᱜ ᱠᱚ ᱧᱟᱯᱟᱢ ᱠᱟᱱᱟ ᱜᱟᱯᱟᱞ ᱢᱟᱨᱟᱣ ᱠᱟᱱᱟ ᱠᱚ ᱚᱛ ᱪᱤᱴᱷᱤ ᱦᱚᱸᱠᱚ ᱮᱢᱮᱜᱼᱟ ᱟᱞᱮ ᱨᱟᱡᱽ ᱤᱭᱟᱹ ᱱᱚᱣᱟ ᱡᱟᱦᱮᱨ ᱜᱟᱲ ᱠᱚᱞᱮ ᱵᱮᱨᱮᱫᱟ ᱪᱮᱫ ᱪᱤᱠᱟᱹᱛᱮ ᱞᱮ ᱧᱟᱢᱟ ᱦᱟᱥᱟ ᱠᱚ ᱮᱢᱟᱱ ᱠᱚ ᱤᱱᱟᱹᱠᱷᱟᱱ ᱡᱟᱦᱮᱨ ᱫᱟᱨᱮ ᱠᱚᱞᱮ ᱨᱚᱦᱚᱭᱟ ᱵᱚᱸᱜᱟ ᱵᱩᱨᱩᱭᱟᱞᱮ ᱤᱧ ᱫᱩᱧ ᱢᱮᱱᱟ ᱯᱟᱞᱮ 1.5 ᱠᱨᱚᱨ ᱥᱟᱱᱛᱷᱟᱞᱤ ᱯᱚᱯᱩᱞᱮᱥᱚᱱ ᱦᱮ ᱚᱞ ᱳᱵᱷᱟᱨ ᱤᱱᱰᱤᱭᱟ ᱢᱮ ᱚᱨ ᱥᱟᱱᱛᱟᱲ ᱵᱚᱞᱱᱮ ᱣᱟᱞᱮ ᱱᱚᱣᱟ ᱟᱠᱷᱲᱟ ᱨᱮ ᱥᱮᱞᱮᱫ ᱟᱠᱟᱱ ᱥᱮᱞᱮᱫ ᱠᱟᱛᱮ ᱤᱧ ᱦᱚᱸ ᱟᱹᱰᱤ ᱨᱟᱹᱥᱠᱟᱹᱧ ᱵᱩᱡᱷᱟᱹᱣᱮᱫᱼᱟ ᱱᱚᱣᱟ ᱚᱠᱛᱚ ᱨᱮ ᱥᱟᱱᱟᱢ ᱥᱟᱱᱛᱟᱲᱤ ᱦᱚᱯᱚᱱ ᱠᱚ ᱟᱹᱰᱤ ᱟᱹᱰᱤᱧ ᱥᱟᱨᱦᱟᱣ ᱠᱚᱣᱟ ᱥᱟᱱᱛᱟᱲᱤ ᱯᱟᱹᱨᱥᱤ ᱛᱮ ᱥᱟᱯᱲᱟᱣ ᱟᱠᱟᱱ ᱵᱷᱟᱨᱚᱛ ᱫᱤᱥᱚᱢ ᱨᱮᱱᱟᱜ ᱥᱚᱝᱵᱤᱫᱷᱟᱱ ᱥᱟᱱᱟᱢ ᱥᱟᱱᱛᱟᱲ ᱠᱚ ᱞᱟᱹᱜᱤᱫ ᱟᱹᱰᱤ ᱨᱟᱹᱥᱠᱟᱹ ᱨᱮᱭᱟᱜ ᱠᱟᱛᱷᱟ ᱳᱰᱤᱥᱟ ᱡᱷᱟᱲᱠᱷᱚᱸᱰ ᱯᱚᱥᱪᱤᱢ ᱵᱮᱝᱜᱚᱞ ᱟᱥᱟᱢ ᱵᱤᱦᱟᱨ ᱮᱢᱟᱱ ᱯᱚᱱᱚᱛ ᱨᱮ ᱛᱟᱦᱮᱱ ᱠᱟᱛᱮ ᱠᱟᱱ ᱥᱟᱱᱛᱟᱲ ᱠᱚ ᱱᱚᱣᱟ ᱯᱟᱹᱨᱥᱤ ᱛᱮ ᱥᱚᱝᱵᱤᱫᱷᱟᱱ ᱠᱚ ᱯᱟᱲᱦᱟᱣ ᱫᱟᱲᱮᱭᱟᱜᱼᱟ ᱟᱨ ᱫᱤᱥᱚᱢ ᱪᱟᱞᱚ ᱪᱟᱞᱟᱜ ᱞᱟᱹᱜᱤᱫ ᱡᱟᱦᱟᱸ ᱥᱚᱝᱵᱤᱫᱷᱟᱱ ᱚᱞ ᱟᱠᱟᱱᱟ ᱥᱚᱝᱵᱤᱫᱷᱟᱱ ᱨᱮᱭᱟᱜ ᱟᱹᱨᱤᱪᱟᱹᱨᱤ ᱨᱩᱞ ᱨᱮᱜᱩᱞᱮᱥᱚᱱ ᱠᱚ ᱵᱟᱲᱟᱭ ᱫᱟᱲᱮᱭᱟᱜᱼᱟ ᱥᱚᱝᱵᱤᱫᱷᱟᱱ ᱨᱮᱱᱟᱜ ᱥᱟᱱᱟᱢ ᱞᱮᱠᱟᱱ ᱱᱤᱛᱤ ᱱᱤᱭᱚᱢ ᱫᱷᱟᱨᱟ ᱠᱚᱦᱚᱸ ᱟᱹᱰᱤ ᱥᱟᱺᱦᱤᱡ ᱠᱚ ᱵᱟᱲᱟᱭ ᱫᱟᱲᱮᱭᱟᱜᱼᱟ ᱥᱚᱝᱵᱤᱫᱷᱟᱱ ᱚᱥᱴᱚᱢ ᱤᱨᱟᱹᱞ ᱫᱷᱟᱯ ᱨᱮ ᱥᱮᱞᱮᱫ ᱞᱟᱹᱜᱤᱫ ᱟᱹᱰᱤ ᱟᱭᱢᱟ ᱜᱮ ᱟᱵᱚᱨᱮᱱ ᱵᱚᱭᱦᱟ ᱠᱚᱠᱚ ᱪᱷᱩᱴᱟᱹᱣ ᱞᱮᱱᱟ ᱤᱧ ᱦᱚᱸ ᱢᱤᱫᱴᱟᱹᱝ ᱢᱩᱡ ᱞᱮᱠᱟ ᱤᱧ ᱦᱚᱸᱧ ᱪᱷᱩᱴᱟᱹᱣ ᱞᱮᱱ ᱛᱟᱦᱮᱸᱫ ᱟᱨ ᱩᱱ ᱡᱚᱦᱚᱜ ᱚᱴᱚᱞ ᱵᱤᱦᱟᱨᱤ ᱵᱟᱡᱽᱯᱮᱭᱤ ᱛᱤᱠᱤᱱ ᱯᱨᱚᱫᱷᱟᱱ ᱢᱚᱱᱛᱨᱤ ᱠᱤᱱ ᱛᱟᱦᱮᱱ ᱠᱟᱱᱟ ᱤᱧ ᱦᱚᱸ ᱢᱚᱱᱛᱨᱤᱧ ᱛᱟᱦᱮᱸ ᱠᱟᱱᱟ ᱩᱱ ᱡᱚᱦᱚᱜ ᱤᱧ ᱦᱮᱡ ᱠᱟᱛᱮᱧ ᱞᱟᱹᱭᱟᱫ ᱠᱤᱱᱟ ᱟᱨ ᱛᱤᱱᱟᱹᱜ ᱵᱩᱦᱤ ᱠᱚ ᱤᱝᱞᱤᱥ ᱵᱩᱦᱤᱧ ᱮᱢᱟᱫ ᱠᱤᱱᱟ ᱟᱨ ᱟᱹᱰᱤ ᱫᱚᱲ ᱠᱤᱱ ᱨᱟᱹᱥᱠᱟᱹᱭᱮᱱᱟ ᱟᱫᱚ ᱠᱤᱱ ᱢᱮᱱᱮᱫᱼᱟ ᱱᱟ ᱠᱚᱨᱟᱣ ᱟᱵᱚ ᱪᱮᱫᱟᱜ ᱵᱟᱝ ᱟᱫᱚ ᱚᱱᱟ ᱛᱟᱭᱱᱚᱢ ᱛᱟᱭᱱᱚᱢ ᱛᱮᱜᱮ ᱫᱩ ᱦᱟᱡᱟᱨ ᱛᱤᱱ ᱨᱮ ᱟᱵᱚ ᱵᱚ ᱵᱟᱲᱟᱭᱟ ᱚᱥᱴᱚᱢ ᱯᱚᱨᱤᱪᱷᱮᱫ ᱨᱮᱠᱤᱱ ᱥᱮᱞᱮᱫ ᱠᱮᱜᱼᱟ ᱛᱮᱦᱮᱧ ᱩᱱᱠᱤᱱ ᱦᱚᱸ ᱟᱵᱚ ᱡᱚᱛᱚ ᱦᱚᱲ ᱵᱚᱱ ᱩᱭᱦᱟᱹᱨ ᱠᱤᱱᱟ ᱟᱨ ᱛᱮᱦᱮᱧ ᱱᱚᱣᱟ ᱥᱟᱹᱜᱩᱱ ᱫᱤᱱ ᱨᱮ ᱥᱟᱱᱛᱟᱲᱤ ᱯᱟᱹᱨᱥᱤ ᱨᱮᱭᱟᱜ ᱵᱷᱟᱨᱚᱛ ᱥᱚᱝᱵᱤᱫᱷᱟᱱ ᱡᱚ ᱩᱪᱷᱟᱹᱱ ᱟᱠᱟᱱᱟ ᱤᱧ ᱫᱩᱧ ᱵᱷᱟᱹᱵᱤᱭᱮᱫᱼᱟ ᱡᱮᱛᱮ ᱦᱚᱲᱟᱜ ᱨᱟᱹᱥᱠᱟᱹ ᱛᱟᱦᱮᱱ ᱢᱟ ᱡᱟᱦᱟᱸ ᱠᱚᱵᱚᱱ ᱱᱚᱣᱟ ᱛᱮᱵᱚᱱ ᱯᱟᱲᱦᱟᱣ ᱫᱟᱲᱮᱭᱟᱜ ᱠᱟᱱᱟ ᱢᱮᱫ ᱢᱟᱨᱥᱟᱞ ᱵᱚᱱ ᱧᱟᱢ ᱟᱠᱟᱜᱼᱟ ᱯᱟᱲᱦᱟᱣ ᱞᱮᱭᱟᱜ ᱩᱱᱠᱩ ᱫᱚᱵᱚᱱ ᱯᱟᱲᱦᱟᱣ ᱢᱟ ᱟᱨ ᱡᱟᱦᱟᱸ ᱞᱟᱹᱭ ᱠᱟᱛᱮᱫ ᱡᱟᱦᱟᱸ ᱵᱟᱠᱚ ᱚᱞ ᱯᱟᱲᱦᱟᱣ ᱵᱟᱠᱚ ᱵᱟᱲᱟᱭᱟ ᱩᱱᱠᱩ ᱦᱚᱸᱵᱚ ᱞᱟᱹᱭ ᱟᱠᱚᱣᱟ

ᱩᱯᱠᱟᱹᱨᱚᱜᱼᱟ ᱚᱱᱟ ᱞᱟᱹᱜᱤᱫ ᱤᱧ ᱪᱷᱩᱴᱟᱹᱣ ᱟᱠᱟᱱᱟ ᱟᱹᱣᱨᱤ ᱜᱮᱞᱮ ᱵᱤᱞᱤᱜ ᱫᱚ ᱚᱱᱟ ᱫᱚ ᱵᱟᱹᱧ ᱞᱟᱹᱭ ᱥᱚᱫᱚᱨᱟ ᱛᱮᱦᱮᱧ ᱫᱚ ᱱᱚᱣᱟ ᱜᱮᱞᱮ ᱵᱤᱞᱤ ᱟᱠᱟᱱᱟ ᱚᱱᱟ ᱠᱷᱟᱹᱛᱤᱨ ᱛᱮᱦᱮᱧ ᱫᱚᱧ ᱞᱟᱹᱭ ᱥᱚᱫᱚᱨᱮᱜᱼᱟ ᱟᱨ ᱱᱚᱰᱮ ᱟᱵᱚ ᱫᱤᱞᱞᱤ ᱫᱚ ᱨᱟᱡᱽᱫᱷᱟᱹᱱᱤ ᱠᱟᱱᱟ ᱨᱟᱡᱽᱫᱷᱟᱹᱱᱤ ᱨᱮᱱ ᱵᱚᱭᱦᱟ ᱵᱩᱦᱤᱱ ᱠᱚᱦᱚᱸ ᱪᱤᱠᱟᱹᱛᱮ ᱵᱟᱦᱨᱮ ᱦᱚᱲ ᱠᱚ ᱠᱚᱨᱮ ᱠᱷᱚᱱ ᱠᱚ ᱦᱤᱡᱩᱜ ᱠᱟᱱᱟ ᱩᱱᱠᱩ ᱞᱟᱹᱜᱤᱫ ᱦᱚᱸᱧ ᱪᱷᱩᱴᱟᱹᱣ ᱟᱠᱟᱱᱟ ᱟᱨ ᱟᱵᱚ ᱦᱚᱸ ᱵᱚᱱ ᱪᱷᱩᱴᱟᱹᱜ ᱢᱟ ᱪᱤᱠᱟᱹᱛᱮ ᱜᱤᱫᱽᱨᱟᱹ ᱛᱤᱱ ᱡᱚᱦᱚᱜ ᱮ ᱛᱟᱲᱟᱢᱟ ᱛᱤᱱ ᱩᱱ ᱡᱚᱦᱚᱜ ᱫᱚ ᱛᱤ ᱥᱟᱵ ᱠᱟᱛᱮᱫ ᱵᱚᱱ ᱛᱟᱲᱟᱢ ᱦᱚᱪᱚᱭᱮᱭᱟ ᱵᱟᱹᱠᱤ ᱢᱤᱫ ᱫᱷᱟᱣ ᱛᱟᱲᱟᱢᱮ ᱪᱮᱫ ᱠᱮᱫ ᱠᱷᱟᱱ ᱫᱚ ᱱᱤᱡᱮ ᱜᱮ ᱫᱟᱹᱲᱟᱭ ᱱᱤᱡᱮ ᱜᱮ ᱛᱟᱲᱟᱢᱟᱭ ᱚᱱᱟ ᱞᱟᱹᱜᱤᱫ ᱦᱚᱸ ᱟᱵᱚ ᱦᱚᱸᱵᱚᱱ ᱦᱚᱨᱚᱵᱚᱨᱚᱜ ᱜᱮᱭᱟ ᱟᱨ ᱛᱮᱦᱮᱧ ᱟᱯᱮ ᱯᱮ ᱦᱮᱡ ᱟᱠᱟᱱᱟ ᱚᱱᱟ ᱢᱟᱹᱫᱽ ᱨᱮ ᱚᱱᱟ ᱢᱮᱱᱛᱮ ᱟᱯᱮ ᱦᱚᱸ ᱟᱹᱰᱤ ᱟᱹᱰᱤ ᱥᱟᱨᱦᱟᱣ ᱤᱧ ᱪᱟᱞ ᱟᱯᱮ ᱠᱟᱱᱟ ᱟᱨ ᱱᱚᱰᱮ ᱨᱟᱡᱽᱫᱷᱟᱱᱤ ᱨᱮ ᱛᱟᱦᱮᱸ ᱠᱟᱛᱮᱫ ᱯᱟᱞᱮ ᱨᱟᱥᱴᱨᱚᱯᱚᱛᱤ ᱵᱷᱚᱵᱚᱱ ᱫᱚ ᱵᱟᱯᱮ ᱦᱮᱡ ᱟᱠᱟᱱᱟ ᱛᱤᱱᱟᱹᱜ ᱜᱟᱱ ᱯᱮ ᱦᱮᱡ ᱟᱠᱟᱱᱟ ᱛᱤᱱᱟᱹᱜ ᱜᱟᱱ ᱫᱚ ᱵᱟᱝᱟ ᱟᱨ ᱛᱮᱦᱮᱧ ᱫᱚ ᱟᱯᱮ ᱱᱚᱣᱟ ᱨᱟᱡᱽ ᱵᱷᱚᱵᱚᱱ ᱨᱟᱥᱴᱨᱚᱯᱚᱛᱤ ᱵᱷᱚᱵᱚᱱ ᱦᱚᱸ ᱟᱯᱮ ᱛᱟᱲᱟ ᱛᱟᱲᱟᱭᱮᱱ ᱯᱮ ᱟᱨ ᱟᱯᱮ ᱡᱟᱦᱟᱱᱟᱜ ᱵᱩᱜᱤ ᱵᱟᱹᱲᱤᱡ ᱨᱮ ᱱᱚᱰᱮ ᱦᱮᱡ ᱠᱟᱛᱮ ᱯᱮ ᱞᱟᱹᱭ ᱫᱟᱲᱮᱭᱟᱜᱼᱟ ᱡᱟᱦᱟᱸ ᱛᱤᱱ ᱵᱷᱳᱨ ᱤᱧ ᱢᱤᱱᱟᱹᱧᱟ ᱟᱨ ᱤᱱᱟᱹᱜ ᱨᱚᱲ ᱠᱟᱛᱮ ᱜᱮ ᱤᱧ ᱮᱨᱮᱲᱤᱧ ᱢᱮᱛᱟᱜ ᱯᱮᱭᱟ